ᱡᱚᱛᱚ ᱠᱷᱚᱱ ᱞᱟᱦᱟᱛᱮ ᱥᱟᱱᱟᱢ ᱠᱚ ᱡᱚᱦᱟᱨ ᱜᱮ ᱤᱧ ᱜᱮ ᱠᱷᱩᱫᱤᱨᱟᱢ ᱢᱟᱱᱰᱤ ᱛᱮᱦᱮᱧᱟᱜ ᱱᱟᱣᱟ ᱵᱷᱤᱰᱤᱭᱳ ᱨᱮ ᱟᱯᱮ ᱥᱟᱱᱟᱢ ᱠᱚ ᱥᱟᱹᱜᱩᱱ ᱫᱟᱨᱟᱢ ᱛᱮᱦᱮᱧ ᱫᱚ ᱱᱤᱨᱟᱢᱥᱨᱤ ᱟᱛᱳ ᱛᱮ ᱦᱮᱡ ᱦᱩᱭ ᱟᱠᱟᱱᱟ ᱡᱟᱦᱟᱸ ᱨᱮᱫᱚ ᱜᱟᱹᱠᱷᱩᱲᱤᱭᱟᱹ ᱥᱟᱶᱦᱮᱫᱤᱭᱟᱹ ᱥᱟᱶᱛᱟ ᱥᱟᱬᱮᱥᱤᱭᱟᱹ ᱥᱟᱶᱛᱮ ᱚᱱᱚᱞᱤᱭᱟᱹ ᱜᱚᱢᱠᱮ ᱢᱟᱱ ᱥᱚᱵᱷᱟᱱᱟᱛᱷ ᱵᱮᱥᱨᱟ ᱜᱚᱢᱠᱮ ᱛᱤᱠᱤᱱ ᱥᱟᱶ ᱧᱟᱯᱟᱢᱚᱜ ᱵᱚᱱ ᱦᱮᱡ ᱟᱠᱟᱱᱟ ᱟᱫᱚ ᱫᱮᱞᱟᱝ ᱩᱱᱠᱤᱱ ᱥᱟᱶ ᱧᱟᱯᱟᱢ ᱠᱟᱛᱮ ᱵᱚᱱ ᱨᱚᱯᱚᱲᱟ ᱚᱱᱚᱞᱤᱭᱟᱹ ᱠᱟᱱᱟ ᱠᱤᱱ ᱪᱮᱫ ᱪᱮᱫ ᱠᱤᱱ ᱚᱞ ᱟᱠᱟᱫᱼᱟ ᱪᱮᱫ ᱪᱮᱫ ᱵᱳᱭ ᱠᱚ ᱚᱱᱟ ᱠᱚ ᱟᱹᱠᱤᱱᱟᱜ ᱢᱚᱪᱟ ᱠᱷᱚᱱ ᱜᱮᱵᱚᱱ ᱟᱸᱡᱚᱢᱟ ᱟᱨ ᱱᱩᱠᱤᱱ ᱫᱚ ᱯᱚᱱᱰᱤᱛ ᱨᱚᱜᱷᱩᱱᱟᱛᱷ ᱢᱩᱨᱢᱩ ᱛᱤᱠᱤᱱ ᱥᱟᱶ ᱦᱚᱸᱠᱤᱱ ᱫᱟᱬᱟ ᱟᱠᱟᱫᱼᱟ ᱩᱱᱠᱤᱱ ᱥᱟᱶ ᱦᱚᱸᱠᱤᱱ ᱧᱟᱯᱟᱢ ᱟᱠᱟᱱᱟ ᱩᱱᱠᱤᱱ ᱥᱟᱶ ᱦᱚᱸᱠᱤᱱ ᱨᱚᱯᱚᱲ ᱟᱠᱟᱱᱟ ᱟᱨ ᱩᱱᱠᱤᱱ ᱥᱟᱞᱟᱜ ᱫᱟᱬᱟ ᱦᱚᱸᱠᱤᱱ ᱫᱟᱬᱟ ᱟᱠᱟᱫᱼᱟ ᱫᱮᱞᱟ ᱵᱚᱱ ᱟᱹᱠᱤᱱᱟᱜ ᱢᱚᱪᱟ ᱠᱷᱚᱱ ᱜᱮᱵᱚᱱ ᱟᱸᱡᱚᱢ ᱞᱮᱜᱮ ᱟᱹᱠᱤᱱ ᱪᱮᱫ ᱠᱤᱱ ᱞᱟᱹᱭᱮᱫᱼᱟ ᱫᱮᱞᱟ ᱵᱚᱱ ᱮᱱᱠᱷᱟᱱ ᱧᱟᱯᱟᱢ ᱞᱮᱱ ᱜᱮᱵᱚᱱ ᱜᱚᱢᱠᱮ ᱡᱚᱦᱟᱨ ᱜᱮ ᱡᱚᱦᱟᱨ ᱜᱮ ᱮᱱᱠᱷᱟᱱ ᱟᱹᱵᱤᱱ ᱢᱟ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱥᱟᱞᱟᱜ ᱦᱚᱸᱵᱤᱱ ᱡᱚᱴᱟᱣ ᱟᱠᱟᱱᱟ ᱟᱫᱚ ᱛᱤᱱᱟᱹᱜ ᱥᱟᱞ ᱠᱷᱚᱱ ᱩᱱᱠᱤᱱ ᱥᱟᱶ ᱵᱤᱱ ᱫᱟᱬᱟ ᱞᱮᱫᱼᱟ ᱟᱨ ᱩᱱᱠᱤᱱ ᱥᱟᱞᱟᱜ ᱫᱟᱬᱟ ᱠᱟᱛᱮᱱ ᱟᱹᱵᱤᱱᱟᱜ ᱚᱵᱷᱤᱜᱽᱜᱚᱛᱟ ᱛᱤᱱᱟᱹᱜ ᱪᱮᱫ ᱞᱮᱠᱟ ᱢᱟ ᱞᱟᱹᱭ ᱟᱸᱡᱚᱢ ᱧᱚᱜ ᱟᱵᱚ ᱵᱤᱱ ᱟᱹᱞᱤᱧ ᱫᱚ ᱥᱳᱵᱷᱟᱱᱟᱛᱷ ᱵᱮᱥᱨᱟ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱜᱚᱢᱠᱮ ᱥᱟᱞᱟᱜ ᱫᱚ ᱟᱹᱞᱤᱧ ᱫᱩ ᱫᱩ ᱩᱱᱤᱥᱥᱚ ᱪᱳᱣᱥᱳᱴᱴᱤ ᱥᱟᱞ ᱨᱮ ᱯᱨᱚᱛᱷᱚᱢ ᱧᱮᱯᱮᱞ ᱟᱨ ᱨᱚᱯᱚᱲ ᱫᱚ ᱚᱱᱟ ᱛᱟᱭᱚᱢ ᱫᱚ ᱩᱱᱤᱥᱥᱚ ᱪᱷᱮᱥᱳᱴᱴᱤ ᱠᱷᱚᱱ ᱟᱹᱠᱤᱱ ᱟᱹᱣᱨᱤ ᱠᱤᱱ ᱵᱚᱸᱜᱟᱼᱵᱩᱨᱩᱜ ᱦᱟᱹᱵᱤᱡ ᱧᱮᱯᱮᱞ ᱨᱚᱯᱚᱲ ᱫᱚ ᱚᱠᱛᱚ ᱡᱟᱹᱱᱤ ᱞᱮᱛᱟᱲ ᱜᱮ ᱛᱟᱦᱮᱸ ᱠᱟᱱᱟ ᱟᱫᱚ ᱚᱠᱟ ᱚᱠᱟ ᱡᱚᱠᱷᱚᱡ ᱫᱚ ᱟᱹᱞᱤᱧ ᱨᱟᱭᱨᱚᱝᱯᱩᱨ ᱢᱤᱴᱤᱝ ᱨᱮᱞᱤᱧ ᱧᱟᱯᱟᱢᱟ ᱡᱩᱫᱤ ᱚᱱᱟ ᱢᱤᱴᱤᱝ ᱨᱮ ᱟᱹᱠᱤᱱ ᱵᱟᱹᱠᱤᱱ ᱥᱮᱱ ᱠᱚᱜᱼᱟ ᱮᱱᱠᱷᱟᱱ ᱫᱚ ᱟᱞᱮ ᱨᱟᱭᱨᱚᱝᱯᱩᱨ ᱠᱷᱚᱱ ᱨᱩᱣᱟᱹᱲ ᱡᱚᱦᱚᱜ ᱰᱟᱸᱰᱵᱚᱥ ᱨᱮ ᱟᱬᱜᱚ ᱠᱟᱛᱮ ᱟᱹᱠᱤᱱᱟᱜ ᱚᱲᱟᱜ ᱞᱤᱧ ᱥᱮᱱᱚᱜᱼᱟ ᱟᱨ ᱚᱸᱰᱮ ᱟᱹᱠᱤᱱ ᱥᱟᱞᱟᱜ ᱜᱟᱞᱢᱟᱨᱟᱣ ᱵᱟᱲᱟ ᱠᱟᱛᱮ ᱛᱚᱵᱮ ᱟᱱᱟᱜ ᱟᱹᱞᱤᱧ ᱠᱟᱹᱢᱤ ᱴᱷᱟᱶ ᱫᱚᱞᱤᱧ ᱨᱩᱣᱟᱹᱲᱟ ᱩᱱᱠᱤᱱ ᱥᱟᱞᱟᱜ ᱟᱹᱰᱤ ᱨᱚᱠᱚᱢ ᱠᱟᱛᱷᱟ ᱜᱟᱞᱢᱟᱨᱟᱣ ᱫᱚ ᱦᱩᱭᱩᱜᱼᱟ ᱚᱞᱪᱤᱠᱤ ᱨᱮᱱᱟᱜ ᱪᱷᱟᱨᱟᱣ ᱯᱩᱛᱷᱤ ᱵᱮᱱᱟᱣ ᱯᱩᱛᱷᱤ ᱯᱟᱥᱱᱟᱣ ᱱᱚᱝᱠᱟᱱ ᱠᱟᱛᱷᱟ ᱠᱚ ᱟᱹᱰᱤ ᱛᱮᱫ ᱜᱟᱞᱢᱟᱨᱟᱣ ᱦᱩᱭᱩᱜᱼᱟ ᱡᱟᱦᱟᱸ ᱫᱚ ᱟᱹᱞᱤᱧ ᱯᱩᱛᱷᱤ ᱵᱮᱱᱟᱣ ᱨᱮ ᱢᱤᱫ ᱫᱷᱟᱣ ᱫᱚ ᱜᱚᱲᱚ ᱦᱚᱸᱞᱤᱧ ᱮᱢ ᱟᱠᱟᱫᱼᱟ ᱟᱨ ᱚᱱᱟ ᱜᱚᱲᱚ ᱠᱟᱛᱮᱫ ᱯᱩᱛᱷᱤ ᱦᱚᱸ ᱢᱤᱫ ᱵᱟᱨ ᱵᱮᱱᱟᱣ ᱟᱠᱟᱱᱟ ᱟᱨ ᱚᱱᱟ ᱞᱮᱠᱟᱛᱮ ᱟᱹᱠᱤᱱᱟᱜ ᱠᱟᱛᱷᱟ ᱞᱮᱠᱟᱛᱮ ᱟᱹᱞᱤᱧ ᱟᱡ ᱴᱷᱮᱱ ᱟᱹᱰᱤ ᱫᱷᱟᱣ ᱞᱤᱧ ᱦᱮᱡ ᱦᱚᱸ ᱞᱤᱧ ᱦᱮᱡ ᱟᱠᱟᱱᱟ ᱟᱹᱠᱤᱱᱟᱜ ᱡᱟᱱᱟᱢ ᱢᱟᱦᱟ ᱢᱟᱱᱟᱣ ᱨᱮ ᱠᱤᱱ ᱦᱚᱦᱚ ᱟᱹᱞᱤᱧᱟ ᱟᱹᱠᱤᱱ ᱫᱚ ᱵᱟᱹᱭᱥᱟᱹᱠᱷ ᱠᱩᱱᱟᱹᱢᱤ ᱜᱮᱠᱤᱱ ᱠᱩᱥᱤᱭᱟᱜᱼᱟ ᱟᱨ ᱚᱱᱟ ᱞᱮᱠᱟᱛᱮ ᱚᱱᱟ ᱫᱤᱱ ᱨᱮ ᱚᱲᱟᱜ ᱨᱮ ᱦᱚᱦᱚ ᱠᱟᱛᱮ ᱨᱮᱦᱚᱸ ᱞᱤᱧ ᱚᱱᱟ ᱞᱤᱧ ᱜᱟᱞᱢᱟᱨᱟᱣᱟ ᱟᱨ ᱠᱤᱱ ᱢᱮᱱᱟ ᱡᱮ ᱠᱩᱱᱟᱹᱢᱤ ᱫᱚ ᱟᱹᱰᱤ ᱥᱟᱹᱜᱩᱱᱟᱱᱟᱝ ᱫᱤᱱ ᱠᱟᱱᱟ ᱱᱚᱣᱟ ᱫᱤᱱ ᱨᱮᱜᱮ ᱟᱹᱠᱤᱱ ᱠᱤᱱ ᱚᱯᱮᱞ ᱟᱠᱟᱱᱟ ᱱᱚᱣᱟ ᱫᱷᱟᱹᱨᱛᱤ ᱯᱩᱨᱤ ᱨᱮ ᱚᱱᱟᱛᱮ ᱚᱱᱟ ᱫᱤᱱ ᱜᱮ ᱟᱹᱠᱤᱱ ᱦᱚᱸᱠᱤᱱ ᱠᱩᱥᱤᱭᱟᱜᱼᱟ ᱟᱨ ᱚᱱᱟ ᱵᱟᱹᱭᱥᱟᱹᱠᱷ ᱠᱩᱱᱟᱹᱢᱤ ᱨᱮᱜᱮ ᱟᱵᱚ ᱦᱚᱸ ᱟᱹᱠᱤᱱᱟᱜ ᱡᱟᱱᱟᱢ ᱢᱟᱦᱟ ᱫᱚᱵᱚᱱ ᱢᱟᱱᱟᱣ ᱢᱟᱱᱛᱤᱭᱟ ᱜᱚᱝᱠᱮ ᱟᱨ ᱩᱱᱤᱥᱥᱚ ᱥᱟᱛᱟᱛᱛᱳᱨ ᱥᱟᱞ ᱨᱮ ᱡᱟᱦᱟᱸ ᱵᱮᱛᱠᱩᱸᱫᱽᱨᱤ ᱰᱟᱹᱦᱤ ᱨᱮ ᱫᱩᱯᱩᱲᱩᱵ ᱦᱩᱭ ᱞᱮᱱ ᱛᱟᱵᱚᱱᱟ ᱚᱱᱟ ᱨᱮ ᱟᱹᱵᱤᱱ ᱦᱚᱸ ᱥᱮᱴᱮᱨ ᱵᱤᱱ ᱛᱟᱦᱮᱸᱭᱟ ᱦᱳᱭ ᱮᱱᱠᱷᱟᱱ ᱚᱱᱟ ᱨᱮᱱᱟᱜ ᱦᱚᱸ ᱠᱟᱹᱡ ᱞᱟᱹᱭ ᱧᱚᱜᱽ ᱵᱤᱱ ᱪᱮᱫ ᱠᱚᱵᱚᱱ ᱜᱟᱞᱢᱟᱨᱟᱣ ᱞᱮᱫᱼᱟ ᱚᱸᱰᱮ ᱩᱱᱤᱥᱥᱚ ᱥᱟᱛᱟᱛᱛᱳᱨ ᱨᱮ ᱵᱮᱫᱠᱩᱸᱫᱽᱨᱤ ᱰᱟᱹᱦᱤ ᱨᱮ ᱡᱟᱦᱟᱸ ᱚᱞ ᱤᱱᱰᱤᱭᱟ ᱥᱟᱱᱛᱟᱲ ᱠᱟᱣᱩᱱᱥᱤᱞ ᱦᱚᱛᱮᱛᱮ ᱢᱤᱫᱩᱱ ᱦᱚᱦᱚ ᱞᱮᱱᱟ ᱚᱱᱟᱨᱮ ᱟᱹᱞᱤᱧ ᱦᱚᱸ ᱩᱰᱤᱥᱟ ᱯᱚᱱᱚᱛ ᱯᱟᱦᱴᱟ ᱠᱷᱚᱱ ᱟᱹᱞᱤᱧ ᱦᱚᱸ ᱢᱮᱢᱵᱟᱨ ᱞᱤᱧ ᱛᱟᱦᱮᱸ ᱠᱟᱱᱟ ᱚᱱᱟ ᱠᱟᱣᱩᱱᱥᱤᱞ ᱢᱤᱫᱩᱱ ᱨᱮ ᱚᱱᱟ ᱠᱟᱣᱩᱱᱥᱤᱞ ᱨᱮᱫᱚ ᱩᱰᱤᱥᱟ ᱵᱮᱝᱜᱚᱞ ᱵᱤᱦᱟᱨ ᱟᱥᱟᱢ ᱨᱮᱱ ᱜᱚᱢᱠᱮ ᱠᱚ ᱥᱚᱦᱮᱫ ᱠᱚ ᱦᱚᱛᱮᱛᱮ ᱚᱱᱟ ᱢᱤᱫᱩᱱ ᱫᱚ ᱦᱚᱦᱚ ᱞᱮᱱᱟ ᱟᱨ ᱟᱵᱚ ᱫᱤᱥᱚᱢ ᱨᱮᱱ ᱥᱟᱱᱟᱢ ᱥᱟᱱᱛᱟᱲ ᱵᱚᱭᱦᱟ ᱜᱮ ᱟᱸᱡᱚᱢ ᱠᱟᱛᱮ ᱚᱱᱟ ᱢᱤᱫᱩᱱ ᱨᱮᱠᱚ ᱥᱮᱞᱮᱫ ᱞᱮᱱᱟ ᱚᱱᱟ ᱢᱤᱫᱩᱱ ᱨᱮ ᱵᱤᱥᱮᱥ ᱠᱟᱭ ᱛᱮᱫᱚ ᱨᱮᱡᱩᱞᱮᱥᱚᱱ ᱨᱮᱫᱚ ᱚᱞ ᱢᱮᱱᱟᱜᱼᱟ ᱡᱮ ᱚᱞ ᱪᱤᱠᱤ ᱟᱵᱚ ᱪᱤᱠᱟᱹᱛᱮ ᱥᱚᱨᱠᱟᱨ ᱵᱚ ᱢᱟᱱᱟᱣ ᱦᱚᱪᱚᱭᱮᱭᱟ ᱚᱱᱟ ᱠᱟᱛᱷᱟ ᱢᱟ ᱨᱮᱡᱩᱞᱮᱥᱚᱱ ᱨᱮ ᱚᱞ ᱢᱮᱱᱟᱜᱼᱟ ᱛᱚᱵᱮ ᱚᱱᱟ ᱫᱚ ᱢᱤᱫᱩᱱ ᱨᱮᱦᱚᱸ ᱞᱟᱹᱭ ᱥᱚᱫᱚᱨ ᱞᱮᱱ ᱜᱮᱭᱟ ᱛᱚ ᱵᱤᱥᱮᱥ ᱠᱟᱭᱛᱮ ᱟᱵᱚᱣᱟᱜ ᱯᱟᱨᱟᱵᱽ ᱯᱩᱨᱟᱹᱭ ᱨᱮᱱᱟᱜ ᱠᱟᱛᱷᱟ ᱜᱮ ᱪᱷᱟᱨᱟᱣ ᱟᱠᱟᱱᱟ ᱟᱨ ᱞᱟᱹᱭ ᱥᱚᱫᱚᱨ ᱟᱠᱟᱱᱟ ᱚᱱᱟ ᱨᱮᱱᱟᱜ ᱯᱟᱨᱟᱵᱽ ᱯᱤᱪᱷᱤ ᱱᱮᱰᱟ ᱚᱠᱛᱚ ᱟᱨ ᱛᱤᱱ ᱫᱤᱱ ᱵᱚ ᱚᱱᱟ ᱨᱮᱵᱚ ᱞᱟᱜᱟᱣᱟ ᱥᱮ ᱵᱚ ᱠᱟᱹᱢᱤᱭᱟ ᱚᱱᱟ ᱠᱟᱛᱷᱟ ᱦᱚᱸ ᱚᱞ ᱢᱮᱱᱟᱜᱼᱟ ᱟᱫᱚ ᱚᱱᱟ ᱯᱟᱨᱟᱵᱽ ᱯᱩᱱᱟᱹᱭ ᱠᱚᱜᱮ ᱟᱵᱚ ᱡᱚᱛᱚ ᱦᱚᱲ ᱵᱚ ᱢᱟᱱᱟᱣᱮᱫ ᱜᱮᱭᱟ ᱛᱚᱵᱮ ᱚᱱᱟ ᱱᱮᱰᱟ ᱠᱚᱨᱮ ᱜᱮ ᱵᱚ ᱢᱟᱱᱟᱣ ᱢᱟ ᱚᱱᱟ ᱜᱮ ᱟᱹᱞᱤᱧᱟᱜ ᱟᱨᱫᱟᱥ ᱪᱤᱠᱟᱹᱛᱮ ᱚᱱᱟ ᱠᱟᱣᱩᱱᱥᱤᱞ ᱢᱤᱴᱤᱝ ᱨᱮᱫᱚ ᱟᱹᱞᱤᱧ ᱦᱚᱸᱞᱤᱧ ᱛᱟᱦᱮᱸ ᱠᱟᱱᱟ ᱟᱞᱮ ᱜᱮᱞᱮ ᱯᱟᱥ ᱟᱠᱟᱫᱼᱟ ᱟᱨ ᱫᱤᱥᱚᱢ ᱦᱚᱲ ᱴᱷᱮᱱ ᱚᱱᱟ ᱫᱚ ᱞᱟᱹᱭ ᱥᱚᱫᱚᱨ ᱟᱠᱟᱫᱼᱟ ᱚᱱᱟ ᱥᱟᱛᱟᱛᱛᱳᱨ ᱨᱮᱱᱟᱜ ᱵᱮᱛᱠᱩᱸᱫᱽᱨᱤ ᱢᱤᱫᱩᱱ ᱨᱮ ᱟᱫᱚ ᱱᱤᱭᱟᱹᱜᱮ ᱟᱹᱞᱤᱧ ᱦᱚᱸ ᱟᱨᱦᱚᱸ ᱡᱳᱨ ᱥᱟᱺᱦᱤᱡ ᱞᱤᱧ ᱨᱚᱲᱮᱫᱼᱟ ᱟᱨᱫᱟᱥᱮᱫᱼᱟ ᱡᱮ ᱢᱟ ᱫᱤᱥᱚᱢ ᱦᱚᱲ ᱚᱱᱟ ᱞᱮᱠᱟᱛᱮ ᱚᱱᱟ ᱱᱮᱰᱟ ᱞᱮᱠᱟᱛᱮ ᱢᱟᱵᱚ ᱢᱟᱱᱟᱣ ᱢᱟ ᱮᱱᱠᱷᱟᱱ ᱟᱵᱚᱣᱟᱜ ᱫᱷᱚᱨᱚᱢ ᱨᱮ ᱫᱟᱲᱮ ᱦᱤᱡᱩᱜᱼᱟ ᱯᱚᱨᱚᱵᱽ ᱯᱩᱱᱟᱹᱭ ᱢᱟᱱᱟᱣ ᱨᱮ ᱨᱟᱹᱥᱠᱟᱹ ᱦᱤᱡᱩᱜᱼᱟ ᱟᱵᱚᱨᱮᱱ ᱵᱚᱸᱜᱟ ᱠᱚᱦᱚᱸ ᱵᱚ ᱠᱩᱥᱤ ᱨᱟᱹᱥᱠᱟᱹ ᱦᱚᱪᱚ ᱫᱟᱲᱮ ᱟᱠᱚᱣᱟ ᱚᱱᱟ ᱞᱟᱹᱜᱤᱫ ᱛᱮ ᱡᱚᱛᱚ ᱦᱚᱲ ᱴᱷᱮᱱ ᱟᱨᱫᱟᱥ ᱚᱱᱟ ᱱᱮᱰᱟ ᱞᱮᱠᱟ ᱛᱮᱜᱮ ᱯᱟᱨᱟᱵᱽ ᱯᱩᱱᱟᱹᱭ ᱵᱚᱱ ᱢᱟᱱᱟᱣ ᱢᱟ ᱟᱞᱚ ᱵᱚ ᱮᱯᱮᱨ ᱦᱮᱰᱮᱡᱚᱜ ᱢᱟ ᱜᱚᱢᱠᱮ ᱟᱹᱵᱤᱱ ᱢᱟ ᱢᱤᱫᱴᱟᱝ ᱚᱱᱚᱞᱤᱭᱟᱹ ᱦᱚᱸ ᱠᱟᱱᱟ ᱵᱤᱱ ᱟᱨ ᱠᱚᱵᱤ ᱦᱚᱸ ᱠᱟᱱᱟ ᱵᱤᱱ ᱡᱟᱦᱟᱸ ᱠᱚᱨᱮ ᱟᱵᱚ ᱵᱷᱟᱨᱚᱛ ᱵᱚᱨᱥᱚ ᱨᱮ ᱠᱚᱵᱤ ᱥᱚᱢᱢᱮᱞᱚᱱ ᱠᱚ ᱦᱩᱭᱩᱜᱼᱟ ᱚᱱᱟ ᱠᱚᱨᱮ ᱟᱹᱵᱤᱱ ᱢᱟ ᱠᱚ ᱱᱮᱣᱛᱟ ᱟᱠᱟᱫ ᱵᱤᱱᱟ ᱥᱚᱨᱠᱟᱨ ᱯᱟᱦᱴᱟ ᱠᱷᱚᱱᱟᱜ ᱦᱚᱸ ᱮᱱᱠᱷᱟᱱ ᱪᱮᱫ ᱪᱮᱫ ᱵᱳᱭ ᱵᱤᱱ ᱚᱞ ᱟᱠᱟᱫᱼᱟ ᱟᱨ ᱚᱠᱟ ᱚᱠᱟ ᱨᱮ ᱠᱚᱵᱤ ᱥᱚᱢᱢᱮᱞᱚᱱ ᱨᱮᱵᱤᱱ ᱥᱮᱴᱮᱨ ᱟᱠᱟᱱᱟ ᱚᱱᱟ ᱠᱟᱹᱴᱤᱡ ᱞᱟᱹᱭ ᱧᱚᱜᱽ ᱵᱤᱱ ᱟᱹᱞᱤᱧ ᱫᱚ ᱯᱩᱛᱷᱤ ᱠᱚᱦᱚᱸ ᱵᱤᱥᱛᱤ ᱫᱚᱧ ᱚᱞ ᱟᱠᱟᱫ ᱜᱮᱭᱟ ᱟᱨ ᱚᱱᱟ ᱠᱚ ᱚᱞ ᱯᱩᱛᱷᱤ ᱪᱷᱟᱯᱟ ᱨᱮ ᱟᱵᱚᱣᱟᱜ ᱚᱞ ᱪᱤᱠᱤ ᱪᱷᱟᱨᱟᱣ ᱟᱨ ᱯᱟᱥᱱᱟᱣ ᱞᱟᱹᱜᱤᱫ ᱜᱮ ᱵᱤᱥᱤ ᱡᱳᱨ ᱛᱟᱹᱞᱤᱧ ᱫᱚ ᱚᱱᱟᱛᱮ ᱡᱚᱛᱚ ᱯᱩᱛᱷᱤ ᱟᱹᱞᱤᱧ ᱫᱚ ᱚᱞ ᱪᱤᱠᱤ ᱛᱮᱜᱮ ᱞᱤᱧ ᱚᱞ ᱟᱠᱟᱫᱼᱟ ᱯᱨᱚᱛᱷᱚᱢ ᱯᱩᱛᱷᱤ ᱫᱚ ᱦᱩᱭᱩᱜ ᱠᱟᱱᱟ ᱪᱤᱠᱤ ᱪᱤᱭᱟᱹ ᱚᱱᱟ ᱛᱟᱭᱚᱢ ᱯᱮ ᱡᱚᱲ ᱠᱟᱹᱦᱱᱤ ᱚᱱᱟ ᱛᱟᱭᱚᱢ ᱢᱚᱱᱛᱟᱨ ᱥᱟᱶᱛᱟ ᱥᱟᱡᱟᱣᱱᱟ ᱨᱟᱦᱞᱟ ᱨᱟᱭᱵᱟᱨ ᱱᱚᱣᱟ ᱫᱚ ᱯᱟᱹᱨᱥᱤ ᱟᱹᱨᱩ ᱠᱟᱱᱟ ᱚᱱᱩᱵᱟᱫᱽ ᱥᱟᱹᱦᱤᱡ ᱥᱟᱶᱦᱮᱫ ᱠᱟᱱᱟ ᱢᱟᱞᱟ ᱢᱩᱫᱟᱹᱢ ᱱᱚᱣᱟ ᱫᱚ ᱜᱟᱭᱟᱱ ᱠᱟᱱᱟ ᱜᱤᱫᱽᱨᱟᱹ ᱜᱟᱛᱮ ᱱᱚᱣᱟ ᱫᱚ ᱜᱤᱫᱽᱨᱟᱹ ᱠᱚ ᱯᱟᱲᱦᱟᱣ ᱯᱩᱛᱷᱤ ᱟᱨ ᱟᱨ ᱢᱤᱫᱴᱟᱝ ᱫᱚ ᱪᱤᱠᱤ ᱪᱤᱠᱤ ᱪᱤᱛᱟᱹᱨ ᱯᱚᱱᱰᱤᱛ ᱜᱚᱢᱠᱮ ᱛᱟᱹᱠᱤᱱ ᱚᱠᱟ ᱪᱤᱛᱟᱹᱨ ᱚᱠᱟ ᱪᱤᱠᱤ ᱠᱷᱚᱱ ᱚᱠᱟ ᱪᱤᱛᱟᱹᱨ ᱠᱷᱚᱱ ᱪᱤᱠᱤ ᱠᱤᱱ ᱵᱮᱱᱟᱣ ᱟᱠᱟᱫᱼᱟ ᱚᱱᱟ ᱠᱟᱛᱷᱟ ᱱᱚᱣᱟ ᱨᱮᱫᱚ ᱟᱹᱠᱤᱱᱟᱜ ᱠᱟᱛᱷᱟ ᱞᱮᱠᱟ ᱛᱮᱜᱮ ᱚᱞ ᱥᱚᱫᱚᱨ ᱟᱠᱟᱱᱟ ᱱᱤᱭᱟᱹ ᱠᱚᱜᱮ ᱱᱤᱛᱚᱜ ᱫᱚ ᱱᱤᱭᱟᱹ ᱠᱚ ᱯᱩᱛᱷᱤ ᱜᱮ ᱱᱤᱛ ᱦᱟᱹᱵᱤᱡ ᱫᱚ ᱪᱷᱟᱯᱟ ᱥᱚᱫᱚᱨ ᱟᱠᱟᱱᱟ ᱟᱨ ᱜᱚᱢᱠᱮ ᱡᱟᱦᱟᱸ ᱠᱚᱨᱮ ᱠᱚᱵᱤ ᱥᱚᱢᱢᱮᱞᱚᱱ ᱠᱚᱨᱮ ᱠᱚ ᱱᱮᱣᱛᱟ ᱟᱠᱟᱫ ᱵᱤᱱ ᱜᱮᱭᱟ ᱵᱷᱟᱨᱚᱛ ᱥᱚᱨᱠᱟᱨ ᱯᱟᱦᱴᱟ ᱠᱷᱚᱱ ᱚᱱᱟ ᱦᱚᱸ ᱠᱟᱹᱴᱤᱡ ᱞᱟᱹᱭ ᱧᱚᱜᱽ ᱵᱤᱱ ᱥᱟᱦᱤᱛᱛᱚ ᱮᱠᱟᱰᱮᱢᱤ ᱥᱮᱱ ᱠᱷᱚᱱ ᱟᱹᱰᱤ ᱡᱟᱭᱜᱟ ᱨᱮ ᱱᱚᱝᱠᱟ ᱯᱨᱳᱜᱨᱟᱢ ᱥᱮ ᱠᱟᱹᱢᱤ ᱦᱚᱨᱟ ᱛᱟᱦᱮᱱᱟ ᱚᱸᱰᱮ ᱦᱚᱸᱞᱤᱧ ᱥᱮᱱ ᱟᱠᱟᱱᱟ ᱟᱨ ᱮᱴᱟᱜ ᱯᱟᱹᱨᱥᱤ ᱨᱤᱱ ᱜᱚᱢᱠᱮ ᱠᱚ ᱟᱠᱚᱣᱟᱜ ᱯᱟᱹᱨᱥᱤ ᱢᱤᱫᱩᱱ ᱨᱮᱦᱚᱸ ᱠᱚ ᱦᱚᱦᱚ ᱟᱠᱟᱫ ᱞᱮᱭᱟ ᱡᱮᱢᱚᱱ ᱵᱟᱝᱜᱟᱞᱤ ᱵᱟᱝᱜᱟᱞᱤ ᱠᱚ ᱟᱠᱚᱣᱟᱜ ᱵᱟᱝᱜᱟᱞᱤ ᱥᱟᱦᱤᱛᱛᱚ ᱥᱟᱶᱦᱮᱫ ᱢᱤᱫᱩᱱ ᱨᱮ ᱪᱟᱹᱭᱵᱟᱥᱟ ᱨᱮᱠᱚ ᱦᱚᱦᱚ ᱟᱠᱟᱫ ᱞᱤᱧᱟᱹ ᱡᱟᱢᱥᱮᱫᱽᱯᱩᱨ ᱨᱮᱠᱚ ᱦᱚᱦᱚ ᱟᱠᱟᱫ ᱞᱤᱧᱟᱹ ᱟᱨ ᱠᱚᱞᱮᱡᱽ ᱨᱮᱫᱚ ᱵᱚᱦᱲᱟᱜᱩᱲᱟᱹ ᱠᱚᱞᱮᱡᱽ ᱜᱷᱟᱴᱥᱤᱞᱟᱹ ᱠᱚᱞᱮᱡᱽ ᱨᱮᱱᱟᱜ ᱥᱟᱶᱦᱮᱫ ᱢᱤᱫᱩᱱ ᱠᱚᱨᱮ ᱠᱚ ᱦᱚᱦᱚ ᱟᱠᱟᱫ ᱞᱤᱧᱟᱹ ᱟᱨ ᱚᱸᱰᱮ ᱞᱤᱧ ᱢᱤᱫ ᱵᱟᱨ ᱠᱟᱛᱷᱟ ᱞᱤᱧ ᱞᱟᱹᱭ ᱟᱠᱟᱫᱼᱟ ᱟᱹᱰᱤ ᱫᱟᱢᱟᱱ ᱠᱟᱛᱷᱟ ᱜᱮᱵᱤᱱ ᱨᱚᱲ ᱠᱮᱜᱼᱟ ᱜᱚᱢᱠᱮ ᱟᱨᱚ ᱞᱤᱧ ᱟᱥᱟᱭᱟ ᱱᱚᱝᱠᱟ ᱜᱮ ᱟᱵᱚᱣᱟᱜ ᱚᱞ ᱪᱤᱠᱤ ᱡᱮᱢᱚᱱ ᱟᱹᱵᱤᱱ ᱡᱟᱦᱟᱸ ᱞᱮᱠᱟ ᱵᱤᱱ ᱪᱷᱚᱲᱟᱣ ᱯᱟᱥᱱᱟᱣᱮᱫ ᱛᱟᱵᱚᱱᱟ ᱚᱱᱠᱟ ᱜᱮ ᱟᱨᱦᱚᱸ ᱢᱟᱨᱟᱝ ᱵᱩᱨᱩ ᱡᱟᱦᱮᱨ ᱟᱭᱳ ᱥᱤᱧ ᱪᱟᱸᱫᱚ ᱴᱷᱮᱱ ᱦᱚᱸ ᱱᱮᱦᱚᱨᱚᱜ ᱠᱟᱱᱟᱞᱤᱧ ᱡᱮᱢᱚᱱ ᱱᱚᱝᱠᱟ ᱜᱮ ᱟᱹᱵᱤᱱ ᱫᱟᱲᱮ ᱮᱢᱟ ᱵᱤᱱ ᱢᱟᱭ ᱚᱱᱟ ᱥᱟᱶ ᱥᱟᱶᱛᱮ ᱡᱮᱢᱚᱱ ᱱᱚᱣᱟ ᱠᱚ ᱠᱟᱛᱷᱟ ᱱᱚᱝᱠᱟ ᱵᱤᱱ ᱪᱷᱚᱲᱟᱣ ᱯᱟᱥᱱᱟᱣ ᱛᱟᱵᱚᱱ ᱢᱟ ᱢᱮᱱᱛᱮ ᱤᱧ ᱦᱚᱸᱧ ᱟᱥᱚᱜᱼᱟ ᱢᱟ ᱮᱱᱠᱷᱟᱱ ᱱᱤᱱᱟᱹᱜ ᱞᱟᱝ ᱜᱟᱞᱢᱟᱨᱟᱣ ᱠᱮᱜᱼᱟ ᱟᱨᱦᱚᱸ ᱛᱟᱭᱚᱢ ᱫᱟᱨᱟᱢ ᱧᱟᱯᱟᱢ ᱨᱮ ᱟᱨᱦᱚᱸ ᱜᱟᱞᱢᱟᱨᱟᱣ ᱟᱞᱟᱝ ᱢᱟ ᱮᱱᱠᱷᱟᱱ ᱡᱚᱦᱟᱨ ᱜᱮ ᱥᱟᱱᱟᱢ ᱠᱚᱜᱮ ᱡᱚᱦᱟᱨ ᱡᱚᱦᱟᱨ